ᱵᱚᱭᱦᱟ ᱱᱚᱝᱠᱟ ᱫᱚ ᱚᱠᱟ ᱯᱮ ᱚᱰᱚᱠ ᱟᱠᱟᱱᱟ ᱛᱚ ᱡᱚᱦᱟᱨ ᱤᱧ ᱯᱤᱛᱷᱟ ᱢᱟᱹᱡᱷᱤ ᱟᱹᱫᱤᱵᱟᱹᱥᱤ ᱥᱮᱸᱜᱮᱞ ᱚᱵᱷᱤᱡᱟᱱ ᱠᱚᱨᱚᱱᱡᱤᱭᱟᱹ ᱥᱟᱵ ᱰᱤᱵᱷᱤᱡᱚᱱ ᱠᱚᱢᱤᱴᱤ ᱨᱤᱱᱤᱡ ᱯᱨᱮᱥᱤᱰᱮᱱᱴ ᱟᱫᱚ ᱱᱚᱜᱼᱚᱭ ᱯᱟᱹᱨᱥᱤ ᱡᱤᱛᱠᱟᱹᱨ ᱫᱤᱥᱚᱢ ᱢᱩᱠᱷᱤ ᱥᱟᱞᱠᱷᱟᱱ ᱢᱩᱨᱢᱩ ᱛᱤᱠᱤᱱᱟᱜ ᱟᱦ୍ᱣᱟᱱ ᱛᱮ ᱛᱤᱨᱤᱥ ᱥᱮᱯᱴᱮᱢᱵᱚᱨ ᱫᱩᱭ ᱦᱟᱡᱟᱨ ᱵᱟᱭᱤᱥ ᱳᱭᱮᱥᱴ ᱵᱮᱝᱜᱚᱞ ᱨᱮᱭᱟᱜ ᱨᱟᱡᱽᱫᱷᱟᱱᱤ ᱠᱳᱞᱠᱟᱛᱟ ᱪᱟᱞᱚ ᱡᱟᱦᱟᱸ ᱪᱮ ᱨᱟᱱᱤ ᱨᱟᱥᱵᱟᱱᱤ ᱨᱳᱰ ᱟᱫᱚ ᱱᱚᱣᱟ ᱫᱚ ᱦᱩᱭᱩᱜ ᱠᱟᱱᱟ ᱟᱹᱫᱤᱵᱟᱹᱥᱤ ᱠᱚᱣᱟᱜ ᱡᱟᱦᱟᱸ ᱥᱟᱨᱱᱟ ᱫᱷᱚᱨᱚᱢ ᱡᱟᱦᱮᱨ ᱜᱟᱲ ᱵᱚᱸᱜᱟ ᱵᱩᱨᱩ ᱦᱚᱲ ᱠᱚᱣᱟᱜ ᱥᱟᱨᱱᱟ ᱫᱷᱚᱨᱚᱢ ᱠᱳᱰ ᱱᱤᱛ ᱫᱷᱟᱹᱵᱤᱡ ᱢᱟᱱᱚᱛ ᱵᱟᱭ ᱧᱟᱢ ᱟᱠᱟᱫᱼᱟ ᱟᱫᱚ ᱱᱚᱣᱟ ᱠᱷᱟᱹᱛᱤᱨ ᱛᱮ ᱛᱮᱦᱮᱧ ᱥᱟᱞᱠᱷᱟᱱ ᱢᱩᱨᱢᱩ ᱛᱤᱠᱤᱱᱟᱜ ᱟᱹᱭᱩᱨ ᱛᱮᱜᱮ ᱛᱮᱦᱮᱧ ᱱᱤᱛ ᱱᱚᱜᱼᱚᱭ ᱟᱞᱮ ᱠᱚᱨᱚᱱᱡᱤᱭᱟᱹ ᱵᱞᱚᱠ ᱨᱤᱱ ᱟᱨ ᱥᱟᱶᱛᱮ ᱡᱚᱥᱤᱯᱩᱨ ᱵᱞᱚᱠ ᱨᱤᱱ ᱱᱚᱜᱼᱚᱭ ᱱᱤᱛ ᱟᱞᱮ ᱵᱟᱫᱷᱟᱢ ᱴᱨᱮᱱ ᱞᱮ ᱥᱟᱵ ᱟᱠᱟᱫᱼᱟ ᱳᱰᱤᱥᱟ ᱨᱮᱭᱟᱜ ᱢᱚᱭᱩᱨᱵᱷᱚᱸᱡᱽ ᱰᱤᱥᱴᱨᱤᱠ ᱵᱟᱫᱷᱟᱢ ᱟᱫᱚ ᱱᱚᱰᱮ ᱱᱤᱛᱚᱜ ᱵᱟᱫᱷᱟᱢ ᱠᱷᱚᱱ ᱦᱟᱸᱜ ᱴᱨᱮᱱ ᱛᱮᱞᱮ ᱪᱟᱞᱟᱜᱼᱟ ᱴᱟᱴᱟ ᱴᱟᱴᱟ ᱠᱷᱚᱱ ᱟᱨᱚ ᱚᱱᱠᱟ ᱜᱮ ᱵᱚᱫᱚᱞ ᱠᱟᱛᱮ ᱞᱮ ᱪᱟᱞᱟᱜᱼᱟ ᱟᱫᱚ ᱱᱚᱣᱟ ᱜᱮ ᱤᱧ ᱥᱟᱸᱫᱮᱥ ᱤᱧ ᱮᱢᱚᱜ ᱠᱟᱱᱟ ᱫᱤᱥᱚᱢ ᱦᱚᱲ ᱠᱚᱴᱷᱮᱱ ᱢᱟ ᱪᱤᱨᱜᱟᱹᱞᱚᱜ ᱢᱟ ᱱᱚᱣᱟ ᱵᱷᱤᱰᱤᱭᱳ ᱡᱟᱫᱟ ᱛᱮ ᱡᱟᱫᱟ ᱥᱮᱭᱟᱨ ᱢᱟ ᱛᱮᱦᱮᱧ ᱡᱟᱦᱮᱨ ᱵᱚᱸᱜᱟ ᱵᱩᱨᱩ ᱦᱚᱲ ᱠᱚᱣᱟᱜ ᱛᱮᱦᱮᱧ ᱥᱟᱨᱱᱟ ᱡᱟᱦᱮᱨ ᱜᱟᱲ ᱵᱟᱧᱪᱟᱣ ᱞᱟᱹᱜᱤᱫ ᱠᱷᱟᱱ ᱯᱩᱭᱞᱩ ᱛᱮ ᱟᱵᱚ ᱥᱟᱨᱱᱟ ᱫᱷᱚᱨᱚᱢ ᱠᱚᱲ ᱡᱤᱛᱠᱟᱹᱨ ᱛᱮ ᱦᱩᱭᱩᱜᱼᱟ ᱟᱨ ᱟᱹᱰᱤ ᱜᱟᱱ ᱟᱵᱚ ᱪᱮᱫᱟᱜ ᱥᱮ ᱟᱵᱚ ᱦᱤᱱᱫᱩ ᱢᱩᱥᱞᱤᱢ ᱤᱥᱟᱹᱭ ᱠᱷᱨᱤᱥᱴᱤᱭᱟᱱ ᱵᱚ ᱵᱟᱝ ᱠᱟᱱᱟ ᱟᱵᱚ ᱤᱭᱟᱹ